ᱥᱟᱱᱟᱢ ᱠᱚ ᱡᱚᱦᱟᱨ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱟᱞ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱛᱮᱦᱮᱧ ᱫᱚ ᱵᱚᱱ ᱪᱮᱫᱚᱜᱼᱟ ᱢᱤᱫ ᱥᱮᱨᱢᱟ ᱨᱮ ᱛᱤᱱᱟᱹᱝ ᱪᱟᱸᱫᱚ ᱟᱨ ᱚᱱᱟ ᱪᱟᱸᱫᱚ ᱠᱚᱣᱟᱜ ᱧᱩᱛᱩᱢ᱾ ᱢᱤᱫ ᱥᱮᱨᱢᱟ ᱨᱮ ᱛᱤᱱᱟᱹᱝ ᱪᱟᱸᱫᱚ ᱟᱨ ᱪᱟᱸᱫᱚ ᱠᱚᱣᱟᱜ ᱧᱩᱛᱩᱢ ᱚᱱᱠᱟ ᱜᱮ ᱵᱚᱱ ᱵᱟᱰᱟᱭ ᱟᱠᱟᱫ ᱜᱮᱭᱟ ᱢᱤᱫ ᱥᱮᱱ ᱥᱮᱨᱢᱟ ᱨᱮ ᱫᱚ ᱜᱮᱞ ᱵᱟᱨ ᱪᱟᱸᱫᱚ ᱟᱨ ᱚᱱᱟ ᱠᱚᱣᱟᱜ ᱧᱩᱛᱩᱢ ᱱᱚᱣᱟ ᱵᱷᱤᱰᱤᱭᱳ ᱨᱮ ᱜᱮ ᱥᱚᱫᱚᱨ ᱟᱠᱟᱱᱟ ᱢᱟ ᱮᱱᱠᱷᱟᱱ ᱵᱷᱤᱰᱤᱭᱳ ᱵᱚᱱ ᱧᱮᱞ ᱢᱟ᱾ ᱵᱷᱤᱰᱤᱭᱳ ᱫᱚ ᱱᱚᱣᱟ ᱵᱚᱪᱷᱚᱨ ᱨᱮ ᱜᱮᱵᱟᱨ ᱪᱟᱸᱫᱚ ᱨᱮᱱᱟᱜ ᱧᱩᱛᱩᱢ ᱜᱮᱵᱚᱱ ᱞᱟᱹᱭ ᱥᱚᱫᱚᱨᱮᱜᱼᱟ ᱟᱫᱚ ᱱᱚᱰᱮ ᱚᱞ ᱠᱮᱜ ᱟᱵᱚᱱ ᱜᱮᱵᱟᱨ ᱪᱟᱸᱫᱚ ᱨᱮᱱᱟᱜ ᱧᱩᱛᱩᱢ ᱢᱤᱫ ᱥᱮᱨᱢᱟ ᱨᱮᱫᱚ ᱜᱮᱵᱟᱨ ᱪᱟᱸᱫᱚ ᱯᱩᱭᱞᱩ ᱨᱮ ᱢᱟᱜᱽ ᱯᱷᱟᱹᱜᱩᱱ ᱪᱟᱹᱛ ᱵᱟᱹᱭᱥᱟᱹᱠᱷ ᱡᱷᱮᱸᱴ ᱟᱥᱟᱲ ᱥᱟᱱ ᱵᱷᱟᱫᱚᱨ ᱫᱟᱸᱥᱟᱭ ᱥᱚᱦᱚᱨᱟᱭ ᱟᱜᱷᱟᱬ ᱯᱩᱥ ᱱᱚᱣᱟ ᱜᱮᱵᱟᱨ ᱪᱟᱸᱫᱚ ᱨᱮᱱᱟᱜ ᱧᱩᱛᱩᱢ ᱵᱚᱱ ᱟᱸᱡᱚᱢ ᱠᱮᱜᱼᱟ ᱱᱮᱰᱮ ᱠᱷᱚᱱ ᱜᱮ ᱛᱮᱦᱮᱧᱟᱜ ᱱᱚᱣᱟ ᱜᱮᱵᱟᱨ ᱪᱟᱸᱫᱚ ᱨᱮᱱᱟᱜ ᱧᱩᱛᱩᱢ ᱫᱚ ᱥᱮᱪᱮᱫ ᱠᱮᱜᱼᱟ ᱞᱤᱧ ᱢᱟ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱮᱜᱼᱟ ᱠᱚᱢᱮᱱᱴᱥ ᱛᱮ ᱞᱟᱹᱭ ᱛᱟᱵᱚᱱ ᱯᱮ ᱟᱨ ᱡᱟᱦᱟᱸᱭ ᱠᱚ ᱪᱮᱱᱮᱞ ᱵᱟᱵᱚᱱ ᱥᱟᱵᱥᱠᱨᱟᱭᱤᱵ ᱠᱟᱜᱼᱟ ᱥᱟᱵᱥᱠᱨᱟᱭᱤᱵ ᱛᱟᱵᱚᱱ ᱯᱮ ᱟᱨ ᱞᱟᱭᱤᱠ ᱟᱨ ᱥᱮᱭᱟᱨ ᱫᱚ ᱟᱞᱚᱵᱚᱱ ᱦᱤᱲᱤᱧ ᱢᱟ